ᱧᱮᱞᱮᱫᱼᱟ ᱦᱚᱨᱤᱪᱚᱱᱫᱚᱱᱯᱩᱨ ᱛᱷᱟᱱᱟ ᱥᱟᱢᱱᱟ ᱨᱮ ᱟᱵᱚᱨᱮᱱ ᱦᱟᱡᱟᱨ ᱦᱟᱡᱟᱨ ᱟᱹᱫᱤᱵᱟᱹᱥᱤ ᱦᱚᱲ ᱱᱚᱰᱮ ᱠᱚ ᱛᱤᱸᱜᱩ ᱟᱠᱟᱱᱟ ᱟᱨ ᱱᱩᱠᱩ ᱱᱚᱰᱮ ᱠᱚ ᱨᱟᱞᱤᱜᱼᱟ ᱱᱚᱣᱟ ᱠᱷᱟᱹᱛᱤᱨ ᱡᱮ ᱠᱩᱬᱵᱤ ᱠᱚ ᱠᱩᱬᱵᱤ ᱠᱚ ᱟᱵᱚ ᱟᱹᱫᱤᱵᱟᱹᱥᱤ ᱠᱚᱣᱟᱜ ᱡᱟᱦᱮᱨ ᱜᱟᱲ ᱠᱚ ᱨᱟᱹᱯᱩᱫ ᱟᱠᱟᱫ ᱛᱮᱦᱮᱧ ᱫᱷᱟᱹᱵᱤᱡ ᱛᱮ ᱮᱯᱷ ᱟᱭ ᱟᱨ ᱮᱢ ᱠᱟᱛᱮᱫ ᱦᱚᱸ ᱯᱩᱞᱤᱥ ᱯᱨᱚᱥᱟᱥᱚᱱ ᱟᱵᱚᱨᱮᱱ ᱫᱩᱥᱤ ᱫᱚ ᱡᱟᱦᱟᱸᱭ ᱱᱩᱠᱩ ᱵᱟᱠᱚ ᱜᱤᱨᱟᱯ ᱟᱠᱟᱫ ᱠᱚᱣᱟ ᱚᱱᱟ ᱠᱷᱟᱹᱛᱤᱨ ᱛᱮ ᱟᱵᱚᱣᱟᱜ ᱨᱟᱡᱽ ᱨᱟᱥᱛᱟ ᱛᱟᱞᱟᱨᱮ ᱛᱮᱦᱮᱧ ᱜᱟᱹᱰᱤ ᱢᱚᱴᱚᱨ ᱮᱥᱮᱫ ᱟᱠᱟᱱᱟ ᱟᱨ ᱛᱤᱱ ᱵᱷᱳᱨ ᱟᱹᱣᱨᱤ ᱠᱚ ᱜᱤᱨᱚᱯ ᱠᱚᱣᱟ ᱩᱱ ᱫᱷᱟᱹᱵᱤᱡ ᱫᱚ ᱱᱟᱦᱟᱜ ᱱᱚᱣᱟ ᱨᱟᱥᱛᱟ ᱠᱷᱚᱱ ᱵᱟᱝ ᱠᱚ ᱵᱮᱨᱮᱫᱼᱟ ᱢᱮᱱᱛᱮ ᱟᱵᱚ ᱵᱚ ᱢᱮᱱ ᱦᱚᱪᱚᱭᱮᱫᱼᱟ ᱵᱟᱵᱚ ᱵᱮᱨᱮᱫᱼᱟ ᱢᱮᱱᱛᱮ ᱵᱚ ᱢᱮᱱ ᱦᱚᱪᱚᱭᱮᱫᱼᱟ ᱚᱱᱟ ᱞᱮᱠᱟᱛᱮ ᱱᱚᱰᱮ ᱥᱮᱞᱮᱫ ᱟᱠᱟᱱᱟ

ᱮᱢ ᱦᱩᱭᱱᱟ ᱛᱚ ᱤᱱᱟᱹ ᱟᱯᱮ ᱥᱟᱱᱟᱢ ᱠᱚᱜᱮ ᱡᱚᱦᱟᱨ ᱟᱹᱞᱤᱧᱟᱜ ᱧᱩᱛᱩᱢ ᱦᱩᱭᱩᱜ ᱠᱟᱱᱟ ᱨᱟᱛᱷᱤᱭᱟ ᱢᱟᱨᱟᱱᱰᱤ ᱟᱨ ᱟᱯᱮ ᱯᱮ ᱧᱮᱞᱮᱫ ᱛᱮᱦᱮᱧ ᱱᱚᱣᱟ ᱨᱟᱛᱷᱤᱭᱟ ᱢᱟᱨᱟᱱᱰᱤ ᱚᱯᱷᱤᱥᱤᱭᱟᱞ ᱤᱭᱩᱴᱩᱵᱽ ᱪᱮᱱᱮᱞ ᱦᱚᱛᱮᱛᱮ ᱟᱨ ᱛᱮᱦᱮᱧ ᱱᱚᱣᱟ ᱦᱚᱨᱤᱪᱚᱱᱫᱚᱱᱯᱩᱨ ᱛᱷᱟᱱᱟ ᱟᱵᱚ ᱟᱹᱫᱤᱵᱟᱹᱥᱤ ᱠᱚ ᱤᱫᱤ ᱠᱟᱛᱮ ᱟᱹᱰᱤ ᱡᱳᱨᱡᱟᱨ ᱜᱮ ᱜᱷᱮᱨᱟᱣ ᱦᱩᱭ ᱟᱠᱟᱱᱟ ᱟᱨ ᱱᱚᱣᱟ ᱨᱮᱭᱟᱜ ᱠᱮᱥ ᱫᱚ ᱦᱩᱭᱩᱜ ᱠᱟᱱᱟ ᱱᱚᱣᱟ ᱡᱮ ᱟᱵᱚ ᱦᱚᱨᱤᱪᱚᱱᱫᱚᱱᱯᱩᱨ ᱵᱞᱚᱠ ᱜᱚᱬᱤ ᱜᱚᱥᱟ ᱜᱨᱟᱢ ᱯᱚᱧᱪᱟᱭᱮᱛ ᱜᱚᱬᱤ ᱜᱚᱥᱟ ᱢᱚᱣᱡᱟ ᱨᱮᱱᱟᱜ ᱪᱤᱞᱤᱠᱤ ᱫᱷᱟᱨᱟ ᱟᱹᱛᱩ ᱥᱟᱨᱯᱟᱲᱟ ᱟᱹᱛᱩ ᱨᱮ ᱠᱩᱲᱵᱤ ᱠᱚ ᱡᱟᱦᱮᱨ ᱠᱚ ᱨᱟᱹᱯᱩᱫ ᱞᱮᱜᱼᱟ ᱟᱫᱚ ᱚᱱᱟ ᱤᱫᱤ ᱠᱟᱛᱮ ᱛᱮᱦᱮᱧ ᱛᱷᱟᱱᱟ ᱜᱷᱮᱨᱟᱣ ᱦᱩᱭ ᱟᱠᱟᱱᱟ ᱪᱮᱫᱟᱜ ᱪᱮ ᱛᱮᱦᱮᱧ ᱫᱷᱟᱹᱵᱤᱡ ᱛᱮ ᱠᱮᱥ ᱮᱢ ᱟᱠᱟᱱ ᱨᱮᱦᱚᱸ ᱮᱯᱷ ᱟᱭ ᱟᱨ ᱫᱟᱨᱡᱽ ᱟᱠᱟᱱ ᱨᱮᱦᱚᱸ ᱜᱮ ᱛᱮᱦᱮᱧ ᱫᱷᱟᱹᱨᱤᱡ ᱩᱱᱠᱩ ᱠᱩᱬᱵᱤ ᱡᱟᱦᱟᱸ ᱡᱟᱦᱮᱨ ᱠᱚ ᱨᱟᱹᱯᱩᱫ ᱞᱮᱜᱼᱟ ᱩᱱᱠᱩ ᱵᱟᱠᱚ ᱟᱨᱮᱥᱴ ᱟᱠᱟᱫ ᱠᱚᱣᱟ ᱟᱫᱚ ᱚᱱᱟᱛᱮ ᱛᱮᱦᱮᱧ ᱢᱤᱫᱴᱟᱝ ᱰᱟᱠᱨᱟ ᱛᱟᱦᱮᱸ ᱠᱟᱱᱟ ᱩᱲᱤᱥᱥᱟ ᱡᱟᱠᱟᱛ ᱡᱟᱦᱟᱸ ᱛᱤᱱᱟᱹᱜ ᱟᱹᱫᱤᱵᱟᱹᱥᱤ ᱢᱮᱱᱟᱜ ᱠᱚᱣᱟ ᱛᱮᱦᱮᱧ ᱡᱮ ᱪᱟᱨ ᱛᱟᱹᱨᱤᱠᱷ ᱚᱱᱟ ᱦᱚᱨᱤᱪᱚᱱᱫᱚᱱᱯᱩᱨ ᱛᱷᱟᱱᱟ ᱮᱞᱟᱠᱟ ᱨᱮ ᱢᱤᱫᱴᱟᱝ ᱢᱚᱦᱟ ᱨᱟᱞᱤ ᱦᱩᱭᱩᱜ ᱢᱟ ᱟᱨ ᱚᱱᱟ ᱫᱚ ᱱᱚᱰᱮ ᱦᱟᱡᱟᱨ ᱦᱟᱡᱟᱨ ᱦᱚᱲ ᱠᱚ ᱥᱮᱴᱮᱨ ᱟᱠᱟᱱᱟ ᱟᱨ ᱚᱱᱟ ᱨᱟᱞᱤ ᱨᱮ ᱡᱩᱜᱽ ᱠᱚ ᱮᱢ ᱟᱠᱟᱜᱼᱟ ᱟᱨ ᱛᱮᱦᱮᱧ ᱛᱷᱟᱱᱟ ᱜᱷᱮᱨᱟᱣ ᱦᱩᱭ ᱞᱮᱱᱟ ᱟᱨ ᱟᱭ ᱟᱭ ᱥᱤ ᱦᱚᱸ ᱛᱮᱦᱮᱧ ᱵᱚᱛᱚᱨ ᱛᱮ ᱩᱱᱤ ᱦᱚᱸ ᱛᱮᱦᱮᱧ ᱢᱟᱱᱮ ᱮᱯᱷ ᱟᱭ ᱟᱨ ᱫᱚᱨᱡᱽ ᱠᱟᱱᱟ ᱯᱩᱱᱚᱥᱪᱚ ᱚᱱᱟ ᱨᱤᱥᱤᱵᱷ ᱞᱟᱹᱜᱤᱫ ᱛᱮ ᱵᱚᱛᱚᱨ ᱮᱱᱟᱭ ᱟᱨ ᱡᱚᱛᱚ ᱦᱚᱲ ᱵᱟᱭ ᱟᱸᱡᱚᱢᱮᱜᱼᱟ ᱛᱮᱦᱮᱧ ᱟᱹᱫᱤᱵᱟᱹᱥᱤ ᱠᱚ ᱛᱟᱛᱟᱣ ᱟᱠᱟᱱᱟ ᱟᱨ ᱞᱮ ᱵᱟᱫᱷᱭᱚ ᱟᱠᱟᱱᱟ ᱜᱮᱴ ᱫᱩᱣᱟᱹᱨ ᱠᱚ ᱨᱟᱹᱯᱩᱫ ᱠᱟᱛᱮᱫ ᱵᱚᱞᱚ ᱦᱩᱭᱱᱟ ᱛᱚᱵᱮ ᱮᱱᱟᱝ ᱛᱚᱵᱮ ᱮᱱᱟᱝ ᱯᱨᱚᱥᱟᱥᱚᱱᱤᱠ ᱡᱟᱦᱟᱸ ᱦᱟᱭᱟᱨ ᱟᱛᱷᱚᱨᱤᱴᱤ ᱟᱭ ᱟᱭ ᱥᱤ ᱨᱤᱥᱤᱵᱷ ᱠᱟᱛᱮ ᱟᱞᱮ ᱢᱤᱫᱴᱟᱝ ᱠᱚᱯᱤ ᱮᱢ ᱟᱠᱟᱫ ᱞᱮᱭᱟ ᱟᱫᱚ ᱱᱚᱰᱮ ᱠᱷᱚᱱ ᱵᱟᱰᱟᱭᱚᱜ ᱠᱟᱱᱟ ᱟᱵᱚ ᱟᱹᱫᱤᱵᱟᱹᱥᱤ ᱠᱚ ᱡᱩᱫᱤ ᱵᱟᱵᱚᱱ ᱡᱩᱢᱤᱫᱚᱜᱼᱟ ᱮᱱᱠᱷᱟᱱ ᱱᱚᱜᱼᱚᱭ ᱱᱚᱝᱠᱟ ᱟᱵᱚ ᱫᱚ ᱠᱚᱪᱞᱚᱱ ᱚᱛᱛᱟᱪᱟᱨ ᱱᱟᱦᱟᱪᱟᱨ ᱵᱚᱱᱟ ᱠᱚ ᱱᱩᱠᱩ ᱪᱷᱟᱹᱛᱤᱠ ᱫᱚ ᱟᱫᱚ ᱚᱱᱟᱛᱮ ᱥᱟᱱᱟᱢ ᱱᱚᱣᱟ ᱢᱤᱰᱤᱭᱟ ᱦᱚᱛᱮ ᱛᱮᱜᱮ ᱟᱹᱫᱤᱵᱟᱹᱥᱤᱧ ᱵᱟᱲᱟᱭ ᱦᱚᱪᱚ ᱵᱚᱱᱟ ᱟᱨ ᱛᱮᱦᱮᱧ ᱠᱷᱚᱱᱟᱜ ᱱᱚᱣᱟ ᱧᱮᱞᱛᱮ ᱦᱚᱲᱢᱚ ᱨᱮ ᱞᱚᱞᱚ ᱢᱟᱭᱟᱢ ᱦᱮᱰᱮᱡᱚᱜ ᱢᱟ ᱛᱟᱵᱚᱱ ᱟᱨ ᱱᱚᱝᱠᱟ ᱜᱮ ᱡᱩᱢᱤᱫᱚᱜ ᱢᱟ ᱛᱚᱵᱮ ᱮᱱᱟᱝ ᱟᱵᱚᱣᱟᱜ ᱠᱟᱹᱢᱤ ᱱᱩᱠᱩ ᱫᱤᱠᱩ ᱯᱩᱥᱤ ᱠᱚᱴᱷᱮᱱ ᱦᱩᱭᱩᱜᱼᱟ ᱟᱨ ᱵᱟᱝᱠᱷᱟᱱ ᱫᱤᱱ ᱦᱤᱞᱳᱜ ᱟᱵᱚ ᱫᱚ ᱱᱚᱝᱠᱟ ᱜᱮᱠᱚ ᱱᱟᱦᱟᱪᱟᱨ ᱵᱚᱱᱟ ᱠᱚ ᱠᱚᱪᱞᱚᱱ ᱵᱚᱱᱟ ᱠᱚ ᱚᱛᱛᱟᱪᱟᱨ ᱵᱚᱱᱟ ᱠᱚ ᱟᱵᱚ ᱪᱮᱛᱟᱱ ᱨᱮ ᱱᱩᱠᱩ ᱢᱤᱫᱴᱟᱝ ᱡᱩᱞᱩᱢ ᱠᱚ ᱞᱟᱜᱟᱣᱟ ᱵᱟᱹᱭ ᱵᱟᱹᱭᱛᱮ ᱟᱵᱚ ᱠᱚᱣᱟᱜ ᱢᱟᱱᱮ ᱡᱟᱦᱟᱸ ᱛᱤᱱᱟᱹᱜ ᱮᱥ ᱥᱤ ᱮᱥ ᱴᱤ ᱟᱴᱨᱳᱥᱤᱴᱤ ᱟᱠᱴ ᱢᱮᱱᱟᱜᱼᱟ ᱱᱚᱣᱟ ᱦᱚᱸᱠᱚ ᱞᱳᱯ ᱮᱜᱼᱟ ᱫᱩ ᱦᱟᱡᱟᱨ ᱪᱷᱚ ᱨᱮ ᱡᱟᱦᱟᱸ ᱯᱷᱚᱨᱮᱥᱴ ᱨᱟᱭᱤᱴ ᱟᱠᱴ ᱡᱟᱦᱟᱸ ᱠᱟᱱᱟ ᱯᱷᱚᱨᱮᱥᱴ ᱨᱟᱭᱤᱴ ᱟᱠᱴ ᱱᱚᱣᱟ ᱠᱚᱦᱚᱸ ᱠᱚ ᱞᱳᱯ ᱮᱜᱼᱟ ᱡᱩᱫᱤ ᱱᱚᱣᱟ ᱠᱚᱠᱚ ᱞᱳᱯᱟ ᱮᱱᱠᱷᱟᱱ ᱟᱵᱚ ᱥᱟᱱᱟᱢ ᱟᱹᱫᱤᱵᱟᱹᱥᱤ ᱵᱚᱱ ᱢᱩᱪᱟᱹᱫᱚᱜᱼᱟ ᱢᱮᱱᱛᱮ ᱱᱚᱣᱟ ᱫᱚ ᱵᱟᱲᱟᱭ ᱠᱟᱜ ᱢᱟ ᱟᱨ ᱱᱚᱣᱟ ᱠᱚ ᱵᱟᱧᱪᱟᱣ ᱫᱚᱦᱚᱭ ᱞᱟᱹᱜᱤᱫ ᱛᱮᱠᱷᱟᱱ ᱟᱵᱚ ᱡᱟᱦᱟᱸ ᱛᱤᱱᱟᱹᱜ ᱚᱞᱚᱜ ᱯᱟᱲᱦᱟᱣ ᱯᱟᱹᱴᱷᱩᱣᱟᱹ ᱠᱚᱲᱟ ᱠᱩᱲᱤ ᱢᱮᱱᱟᱜ ᱵᱚᱱᱟ ᱟᱵᱚ ᱱᱚᱣᱟ ᱠᱚ ᱪᱮᱫᱚᱜ ᱫᱚᱨᱠᱟᱨ ᱟᱨ ᱟᱹᱫᱤᱵᱟᱹᱥᱤ ᱡᱩᱢᱤᱫ ᱠᱟᱛᱮ ᱥᱚᱨᱠᱟᱨ ᱥᱟᱞᱟᱜ ᱟᱵᱚᱣᱟᱜ ᱯᱷᱟᱱᱰᱟᱢᱮᱱᱴᱟᱞ ᱨᱟᱭᱤᱴᱥ ᱵᱟᱝᱢᱟ ᱦᱤᱭᱩᱢᱟᱱ ᱨᱟᱭᱤᱴᱥ ᱧᱟᱢ ᱞᱟᱹᱜᱤᱫ ᱛᱮ ᱟᱵᱚ ᱯᱷᱟᱭᱤᱴ ᱦᱩᱭ ᱟᱵᱚᱱᱟ ᱛᱚᱵᱮ ᱮᱱᱟᱝ ᱟᱵᱚ ᱟᱹᱫᱤᱵᱟᱹᱥᱤ ᱠᱚᱵᱚᱱ ᱵᱟᱧᱪᱟᱣᱜᱼᱟ ᱢᱮᱱᱛᱮ ᱟᱞᱮ ᱩᱭᱦᱟᱹᱨᱚᱜ ᱠᱟᱱᱟ ᱢᱟ ᱛᱚᱵᱮ ᱠᱷᱟᱱ ᱥᱟᱱᱟᱢ ᱠᱚᱜᱮ ᱡᱚᱦᱟᱨ ᱟᱨ ᱱᱚᱣᱟ ᱠᱚ ᱧᱮᱞ ᱠᱟᱛᱮ ᱟᱯᱮ ᱠᱚᱯᱮ ᱡᱩᱢᱤᱫᱚᱜᱼᱟ ᱢᱮᱱᱛᱮ ᱟᱞᱮ ᱠᱚᱣᱟᱜ ᱟᱸᱥ ᱛᱚᱵᱮ ᱡᱚᱛᱚ ᱦᱚᱲ ᱜᱮ ᱡᱚᱦᱟᱨ Hai, Boy, ha. Jual, jual.